ᱯᱩᱨᱟᱹ ᱫᱤᱥᱚᱢ ᱨᱮ ᱟᱵᱚ ᱦᱚᱲ ᱦᱚᱯᱚᱱ ᱠᱚᱣᱟᱜ ᱥᱟᱱᱛᱟᱞ ᱦᱚᱲ ᱠᱚᱣᱟᱜ ᱛᱤᱱᱟᱹᱜ ᱨᱟᱥ ᱠᱚᱨᱮ ᱟᱵᱚ ᱟᱹᱫᱤᱵᱟᱹᱥᱤ ᱥᱟᱱᱛᱟᱞ ᱠᱚ ᱢᱮᱱᱟᱜ ᱠᱚᱣᱟ ᱥᱟᱱᱟᱢ ᱠᱚ ᱤᱧ ᱚᱞ ᱪᱤᱠᱤ ᱞᱟᱹᱜᱤᱫ ᱟᱱᱫᱳᱞᱚᱱ ᱠᱚ ᱪᱟᱹᱞᱩ ᱟᱠᱟᱫᱼᱟ ᱟᱨ ᱛᱮᱦᱮᱧ ᱢᱚᱴᱟᱢᱩᱴᱤ ᱥᱚ ᱥᱟᱞ ᱱᱟᱦᱟᱜ ᱯᱩᱨᱟᱹᱜ ᱠᱟᱱᱟ ᱱᱟᱦᱟᱜ ᱚᱞ ᱪᱤᱠᱤ ᱵᱮᱱᱟᱣ ᱨᱟᱠᱟᱵ ᱠᱟᱛᱮ ᱟᱨ ᱡᱩᱵᱽᱞᱤ ᱢᱟᱱᱟᱣ ᱨᱮᱭᱟᱝ ᱥᱚᱢᱚᱭ ᱛᱤᱭᱳᱜᱚᱜ ᱠᱟᱱᱟ ᱦᱟᱸᱜ ᱢᱮᱱᱠᱷᱟᱱ ᱛᱮᱦᱮᱧ ᱟᱹᱰᱤ ᱠᱚᱢ ᱦᱚᱲ ᱛᱮᱦᱮᱧ ᱟᱵᱚ ᱡᱷᱟᱲᱠᱷᱚᱸᱰ ᱨᱮᱱᱟᱝ ᱥᱟᱱᱛᱟᱞ ᱯᱟᱨᱜᱟᱱᱟ ᱫᱩᱢᱠᱟ ᱪᱷᱮᱛᱨᱚ ᱨᱮ ᱢᱤᱫᱵᱟᱨ ᱦᱚᱲ ᱠᱚ ᱧᱮᱞᱚᱜ ᱠᱟᱱᱟ ᱥᱩᱨ ᱫᱤᱱ ᱞᱟᱦᱟ ᱜᱮᱵᱚᱱ ᱧᱮᱞ ᱞᱮᱫ ᱠᱚᱣᱟ ᱡᱩᱣᱟᱹᱱ ᱠᱩᱲᱤ ᱠᱚᱲᱟ ᱠᱚ ᱡᱟᱦᱟᱸ ᱫᱚ ᱠᱚᱞᱮᱡᱽ ᱨᱮ ᱠᱚ ᱵᱤᱨᱳᱫ ᱞᱮᱫᱼᱟ ᱠᱚᱞᱮᱡᱽ ᱴᱟᱺᱰᱤ ᱨᱮ ᱢᱮᱱᱠᱷᱟᱱ ᱛᱮᱦᱮᱧ ᱵᱚᱱ ᱧᱮᱞᱮᱫ ᱠᱟᱱᱟ ᱯᱷᱩᱞᱳ ᱡᱷᱟᱱᱚ ᱪᱚᱠ ᱨᱮ ᱛᱮᱦᱮᱧ ᱟᱹᱰᱤ ᱩᱛᱟᱹᱨ ᱟᱵᱚᱨᱮᱱ ᱜᱟᱨᱡᱮᱱ ᱠᱚ ᱜᱟᱨᱡᱮᱱ ᱞᱮᱠᱟᱱ ᱦᱚᱲ ᱠᱚ ᱛᱮᱦᱮᱧ ᱱᱚᱣᱟ ᱚᱞ ᱪᱤᱠᱤ ᱵᱤᱨᱳᱫ ᱨᱮᱠᱚ ᱛᱤᱸᱜᱩ ᱟᱠᱟᱱᱟ ᱟᱨ ᱞᱮᱱ ᱟᱜᱮ ᱥᱟᱯᱳᱨᱴ ᱨᱮᱠᱚ ᱠᱩᱞ ᱟᱠᱟᱫᱼᱟ ᱢᱮᱱᱠᱷᱟᱱ ᱟᱫᱚ ᱢᱤᱫᱴᱮᱱ ᱢᱤᱫ ᱞᱟᱡᱟᱣ ᱠᱟᱛᱷᱟ ᱠᱟᱱᱟ ᱥᱮ ᱢᱤᱫ ᱟᱵᱚ ᱥᱟᱱᱛᱟᱲ ᱥᱚᱢᱟᱡᱽ ᱟᱵᱚ ᱞᱟᱹᱜᱤᱫ ᱢᱤᱫᱴᱮᱱ ᱫᱩᱠ ᱫᱩᱠ ᱨᱮᱱᱟᱜ ᱠᱟᱛᱷᱟ ᱠᱟᱱᱟ ᱛᱮᱦᱮᱧ ᱟᱵᱚ ᱥᱟᱱᱛᱟᱲ ᱠᱚ ᱵᱟᱝ ᱡᱩᱢᱤᱫ ᱠᱟᱛᱮ ᱥᱟᱱᱛᱟᱲ ᱠᱚ ᱥᱚᱝᱥᱛᱷᱟ ᱠᱟᱱᱟ ᱚᱱᱟᱛᱮ ᱛᱮᱦᱮᱧ ᱛᱤᱱᱟᱹᱜ ᱟᱯᱮ ᱴᱷᱮᱱ ᱱᱮᱦᱚᱨ ᱢᱮᱱᱟᱜᱼᱟ ᱛᱤᱱᱟᱹᱜ ᱦᱩᱭ ᱫᱟᱲᱮᱭᱟᱜᱼᱟ ᱫᱟᱭᱟ ᱠᱟᱛᱮ ᱱᱚᱣᱟ ᱵᱷᱤᱰᱤᱭᱳ ᱥᱮᱭᱟᱨ ᱛᱟᱵᱚᱱ ᱯᱮ ᱟᱨ ᱡᱩᱫᱤ ᱯᱮ ᱠᱩᱥᱤᱭᱟᱜ ᱠᱟᱱᱟ ᱞᱟᱭᱤᱠ ᱛᱟᱵᱚᱱ ᱯᱮ ᱟᱨ ᱛᱤᱱᱟᱹᱜ ᱯᱮ ᱵᱤᱨᱳᱫᱮᱫ ᱠᱟᱱ ᱟᱯᱮ ᱵᱟᱵᱟ ᱞᱮᱠᱟᱱ ᱦᱚᱲ ᱴᱷᱮᱱ ᱱᱮᱦᱚᱨ ᱢᱮᱱᱟᱜ ᱛᱤᱧᱟᱹ ᱫᱟᱭᱟ ᱠᱟᱛᱮ ᱟᱯᱮ ᱫᱤᱥᱚᱢ ᱦᱚᱲ ᱴᱷᱮᱱ ᱢᱟᱯᱷᱤ ᱠᱚᱭ ᱯᱮ ᱤᱠᱟᱹ ᱠᱚᱭᱛᱮ ᱮᱱᱛᱮᱫ ᱱᱚᱣᱟ ᱫᱚ ᱵᱟᱝ ᱴᱷᱤᱠ ᱠᱟᱛᱷᱟ ᱠᱟᱱᱟ ᱟᱵᱚ ᱫᱚ ᱚᱞ ᱪᱤᱠᱤ ᱥᱟᱯᱳᱨᱴ ᱟᱨ ᱯᱟᱥᱱᱟᱣ ᱨᱮᱱᱟᱜ ᱡᱟᱹᱨᱩᱲ ᱠᱟᱱ ᱛᱟᱵᱚᱱᱟ ᱢᱮᱱᱠᱷᱟᱱ ᱟᱯᱮ ᱛᱮᱦᱮᱧ ᱯᱮ ᱵᱤᱨᱳᱫᱮᱫ ᱠᱟᱱᱟ ᱚᱱᱟ ᱫᱚ ᱢᱚᱡᱽ ᱠᱟᱛᱷᱟ ᱵᱮᱥ ᱠᱟᱛᱷᱟ ᱫᱚ ᱵᱟᱝ ᱠᱟᱱᱟ ᱟᱨ ᱛᱤᱱᱟᱹᱜ ᱚᱞ ᱪᱤᱠᱤ ᱫᱩᱞᱟᱹᱲᱤᱭᱟᱹ ᱠᱚ ᱠᱟᱱᱟ ᱯᱮ ᱫᱟᱭᱟ ᱠᱟᱛᱮ ᱱᱚᱣᱟ ᱵᱷᱤᱰᱤᱭᱳ ᱥᱮᱭᱟᱨ ᱛᱟᱵᱚᱱ ᱯᱮ ᱡᱮᱢᱚᱱ ᱥᱟᱱᱟᱢ ᱦᱚᱲ ᱴᱷᱮᱱ ᱥᱮᱴᱮᱨᱚᱜ ᱟᱨ ᱩᱱᱠᱩ ᱦᱟᱹᱵᱤᱡ ᱥᱮᱴᱮᱨᱚᱜ ᱡᱟᱛᱮ ᱱᱚᱣᱟ ᱵᱷᱤᱰᱤᱭᱳ ᱧᱮᱞ ᱠᱟᱛᱮ ᱩᱱᱠᱩ ᱫᱚ ᱞᱟᱡᱟᱣ ᱠᱚ ᱵᱩᱡᱷᱟᱹᱣ ᱟᱨ ᱤᱠᱟᱹ ᱠᱚ ᱚᱠᱚᱭ ᱟᱨ ᱟᱹᱰᱤ ᱡᱟᱹᱥᱛᱤ ᱫᱚ ᱪᱮᱫ ᱤᱧ ᱨᱚᱲᱟ ᱡᱟᱦᱟᱸᱭ ᱠᱚ ᱚᱞ ᱪᱤᱠᱤ ᱯᱮ ᱠᱩᱥᱤᱭᱟᱜᱼᱟ ᱚᱞ ᱪᱤᱠᱤ ᱯᱮ ᱫᱩᱞᱟᱹᱲᱟᱜᱼᱟ ᱫᱟᱭᱟ ᱠᱟᱛᱮ ᱥᱮᱭᱟᱨ ᱛᱟᱵᱚᱱ ᱯᱮ ᱟᱨ ᱡᱟᱦᱟᱸᱭ ᱵᱟᱯᱮ ᱠᱩᱥᱤᱭᱟᱜ ᱠᱟᱱᱟ ᱡᱟᱦᱟᱸᱭ ᱯᱮ ᱵᱤᱨᱳᱫ ᱟᱠᱟᱫᱼᱟ ᱫᱟᱭᱟ ᱠᱟᱛᱮ ᱤᱠᱟᱹ ᱠᱚ ᱥᱟᱶᱛᱮ ᱟᱹᱰᱤ ᱡᱟᱹᱥᱛᱤ ᱵᱟᱹᱧ ᱨᱚᱲᱟ ᱱᱤᱭᱟᱹ ᱦᱩᱰᱤᱧ ᱠᱟᱛᱷᱟ ᱛᱮᱧ ᱢᱩᱪᱟᱹᱫ ᱟᱠᱟᱱᱟ ᱟᱯᱮ ᱥᱟᱱᱟᱢ ᱠᱚ ᱥᱮᱭᱟᱨ ᱞᱟᱹᱜᱤᱫ ᱛᱮ ᱧᱮᱞ ᱞᱟᱹᱜᱤᱫ ᱛᱮ ᱟᱨ ᱥᱟᱵᱥᱠᱨᱟᱭᱤᱵᱽ ᱞᱟᱹᱜᱤᱫ ᱛᱮ ᱡᱚᱦᱟᱨ